ᱡᱚᱦᱟᱨ ᱜᱮ ᱥᱟᱱᱟᱢ ᱤᱭᱩᱴᱩᱵᱽ ᱧᱮᱞᱮ ᱵᱚᱭᱦᱟ ᱢᱤᱥᱤ ᱠᱚᱜᱮ ᱤᱧ ᱜᱟᱱᱰᱤᱞ ᱢᱟᱨᱰᱤ ᱟᱥᱟᱢ ᱫᱟᱨᱟ ᱟᱯᱮ ᱱᱚᱣᱟ ᱟᱹᱭᱩᱵ ᱵᱮᱞᱟ ᱵᱷᱤᱰᱤᱭᱳ ᱨᱮ ᱛᱚ ᱜᱟᱛᱮ ᱠᱚ ᱟᱹᱰᱤ ᱫᱩᱠ ᱵᱩᱡᱷᱟᱹᱜ ᱠᱟᱱᱟ ᱱᱤᱱᱟᱹᱜ ᱫᱩᱠ ᱵᱩᱡᱷᱟᱹᱜ ᱠᱟᱱᱟ ᱠᱤ ᱱᱩᱠᱩ ᱥᱟᱱᱛᱷᱟᱞᱤ ᱵᱤᱨᱳᱫ ᱦᱚᱲ ᱱᱤᱱᱟᱹᱜ ᱟᱜᱮ ᱠᱚ ᱵᱟᱲᱦᱟᱣ ᱪᱟᱞᱟᱜ ᱠᱟᱱᱟ ᱱᱤᱱᱟᱹᱜ ᱟᱜᱮ ᱠᱚ ᱵᱟᱲᱦᱟᱜ ᱠᱟᱱᱟ ᱠᱤ ᱵᱚᱞᱮ ᱦᱟᱛ ᱠᱚ ᱯᱟᱨ ᱤᱫᱤ ᱠᱮᱫᱟ ᱦᱟᱛ ᱠᱚ ᱯᱟᱨ ᱤᱫᱤ ᱠᱮᱫᱟ ᱢᱟᱱᱞᱤ ᱡᱟᱭ ᱥᱟᱱᱛᱷᱟᱞ ᱯᱮ ᱵᱤᱨᱳᱫ ᱫᱟ ᱴᱷᱤᱠ ᱜᱮᱭᱟ ᱛᱚ ᱚᱱᱠᱟ ᱚᱱᱠᱟ ᱞᱟᱡᱟᱣ ᱠᱟᱛᱷᱟ ᱤᱱᱟᱹᱜ ᱵᱟᱹᱲᱤᱡ ᱵᱟᱹᱲᱤᱡ ᱟᱨ ᱱᱚᱝᱠᱟ ᱫᱚ ᱵᱟᱝ ᱜᱟᱱᱚᱜ ᱠᱟᱱᱟ ᱡᱟᱦᱟᱸᱭ ᱫᱚ ᱟᱵᱚ ᱞᱟᱹᱜᱤᱫ ᱥᱟᱱᱛᱟᱞ ᱥᱚᱢᱟᱡᱽ ᱞᱟᱹᱜᱤᱫ ᱯᱩᱨᱟᱹ ᱟᱵᱚ ᱵᱷᱟᱨᱚᱛ ᱨᱮᱱ ᱟᱹᱫᱤᱵᱟᱹᱥᱤ ᱥᱟᱱᱛᱟᱞ ᱦᱚᱯᱚᱱ ᱠᱚ ᱞᱟᱹᱜᱤᱫ ᱥᱟᱱᱛᱟᱞᱤ ᱯᱟᱹᱨᱥᱤ ᱡᱟᱦᱟᱸᱭ ᱫᱚᱭ ᱜᱚᱲᱦᱚᱱ ᱠᱮᱜᱼᱟᱭ ᱩᱯᱟᱹᱞ ᱠᱮᱫ ᱛᱟᱵᱚᱱᱟᱭ ᱛᱮᱦᱮᱧ ᱱᱚᱝᱠᱟᱱ ᱠᱟᱛᱷᱟ ᱫᱚᱯᱮ ᱵᱮᱼᱤᱡᱽᱡᱟᱹᱛᱤᱭᱟ ᱱᱚᱣᱟ ᱫᱚ ᱵᱟᱝ ᱴᱷᱤᱠ ᱠᱟᱱᱟ ᱱᱚᱣᱟ ᱫᱚ ᱟᱹᱰᱤ ᱜᱟᱞᱚᱛ ᱜᱮᱭᱟ ᱱᱚᱝᱠᱟᱱ ᱜᱟᱞᱚᱛ ᱫᱚ ᱵᱤᱨᱳᱫᱷᱤ ᱦᱚᱸ ᱟᱞᱚᱯᱮ ᱠᱟᱹᱢᱤ ᱛᱟᱵᱚᱱᱟ ᱪᱮᱫᱟᱜ ᱥᱮ ᱮᱴᱟᱜ ᱡᱟᱹᱛᱤ ᱠᱚ ᱟᱵᱚ ᱧᱮᱞ ᱛᱮᱠᱚ ᱞᱟᱸᱫᱟᱭᱮᱫᱟ ᱱᱚᱣᱟ ᱵᱮᱵᱟᱹᱲᱤᱡ ᱠᱟᱹᱢᱤ ᱠᱟᱱᱟ ᱱᱚᱣᱟ ᱵᱮᱵᱟᱹᱲᱤᱡ ᱠᱟᱹᱢᱤ ᱫᱚ ᱮᱠᱟᱞ ᱛᱮ ᱟᱞᱚᱯᱮ ᱠᱟᱹᱢᱤ ᱛᱟᱵᱚᱱᱟ ᱪᱮᱫ ᱞᱮᱠᱟᱛᱮ ᱟᱵᱚᱣᱟᱜ ᱥᱟᱱᱛᱟᱲ ᱥᱚᱢᱟᱡᱽ ᱟᱹᱨᱤᱪᱟᱹᱞᱤ ᱵᱟᱧᱪᱟᱣ ᱛᱟᱦᱮᱱ ᱟᱨ ᱟᱜᱮ ᱵᱚ ᱵᱟᱲᱦᱟᱜ ᱱᱚᱝᱠᱟᱱ ᱠᱟᱹᱢᱤ ᱠᱟᱹᱢᱤ ᱛᱟᱵᱚᱱ ᱯᱮ ᱡᱮᱢᱚᱱ ᱮᱴᱟᱜ ᱡᱟᱹᱛᱤ ᱫᱷᱚᱨᱚᱢ ᱨᱮᱱ ᱦᱚᱲ ᱟᱵᱚ ᱠᱚ ᱥᱟᱨᱦᱟᱣ ᱵᱚᱱ ᱟᱨ ᱱᱚᱝᱠᱟᱱ ᱵᱟᱹᱲᱤᱡ ᱵᱟᱹᱲᱤᱡ ᱯᱮ ᱠᱟᱹᱢᱤᱭᱟ ᱱᱚᱣᱟ ᱫᱚ ᱮᱠᱟᱞ ᱜᱮ ᱵᱟᱝ ᱡᱩᱛᱩᱜ ᱠᱟᱱᱟ ᱪᱮᱫ ᱡᱟᱹᱨᱩᱲᱤ ᱛᱟᱦᱮᱸ ᱠᱟᱱᱟ ᱱᱩᱭ ᱢᱟᱦᱟᱯᱩᱨᱩᱥ

ᱤᱱᱟᱹ ᱜᱮ ᱡᱩᱫᱤ ᱟᱢᱟᱜ ᱥᱚᱠ ᱛᱟᱦᱮᱸ ᱠᱟᱱᱟ ᱟᱢᱟᱜ ᱰᱟᱹᱠᱤ ᱜᱚᱴᱟ ᱠᱟᱛᱮ ᱵᱚᱱ ᱫᱩᱲᱩᱵ ᱠᱮᱭᱟ ᱯᱟᱵᱽᱞᱤᱠ ᱟᱢᱟᱜ ᱯᱮᱦᱪᱟᱱ ᱯᱩᱨᱟᱹ ᱦᱩᱭ ᱠᱚᱜ ᱛᱟᱢᱟ ᱱᱚᱣᱟ ᱤᱭᱟᱹᱛᱮ ᱱᱚᱣᱟ ᱫᱚᱧ ᱨᱚᱲᱫᱟ ᱟᱢ ᱡᱩᱫᱤ ᱚᱱᱠᱟ ᱢᱟᱦᱟᱯᱩᱨᱩᱥ ᱮᱢ ᱢᱮᱛᱟᱭ ᱠᱟᱱᱟ ᱛᱚ ᱟᱢ ᱫᱚ ᱠᱚᱱ ᱥᱟ ᱢᱟᱨᱩ ᱢᱟᱦᱟᱯᱩᱨᱩᱥ ᱠᱟᱱᱟᱢ ᱛᱚ ᱟᱢ ᱜᱮ ᱢᱟ ᱟᱞᱮᱢ ᱪᱮᱫ ᱞᱮ ᱠᱟᱱᱟ ᱟᱹᱵᱤ ᱢᱟ ᱟᱹᱵᱤ ᱢᱟ ᱴᱮᱞᱟᱨ ᱠᱟᱱᱟ ᱱᱚᱣᱟ ᱟᱢ ᱢᱚᱡᱽ ᱢᱚᱡᱽ ᱛᱮᱞᱮ ᱥᱟᱢᱡᱷᱟᱣᱟᱫ ᱢᱮᱭᱟ ᱱᱤᱛᱚᱜ ᱡᱟᱦᱟᱸ ᱨᱮᱜᱮ ᱢᱮᱱᱟᱢ

ᱯᱳᱥᱴ ᱞᱮᱫᱼᱟ ᱟᱨ ᱩᱱᱤᱭᱟᱜ ᱯᱷᱳᱴᱳᱧ ᱩᱫᱩᱜ ᱟᱯᱮ ᱠᱟᱱᱟ ᱧᱮᱞ ᱛᱟᱭ ᱯᱮ ᱟᱨ ᱱᱩᱭ ᱵᱟᱨᱮᱛᱮ ᱞᱟᱹᱭ ᱛᱟᱵᱚᱱ ᱯᱮ ᱱᱩᱭ ᱵᱚ ᱪᱤᱠᱟᱹᱭᱮᱭᱟ ᱠᱚᱢᱮᱱᱴ ᱛᱟᱞᱟᱛᱮ ᱞᱟᱹᱭ ᱛᱟᱵᱚᱱ ᱯᱮ